ᱯᱩᱭᱞᱩ ᱨᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱞᱚᱜ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱛᱟᱵᱚ ᱱᱚᱜᱼᱚᱭ ᱵᱟᱲᱜᱮ ᱥᱮᱫ ᱠᱷᱚᱱ ᱱᱟᱦᱟᱜ ᱵᱞᱚᱜ ᱱᱟᱦᱟᱜ ᱤᱧ ᱮᱛᱚᱦᱚᱵᱮᱜᱼᱟ ᱟᱫᱚ ᱵᱟᱲᱜᱮ ᱥᱮᱫ ᱠᱷᱚᱱ ᱱᱟᱦᱟᱜ ᱮᱛᱚᱦᱚᱵ ᱫᱚ ᱦᱟᱸᱜ ᱛᱟᱵᱚ ᱱᱚᱛᱮ ᱨᱮ ᱦᱟᱸᱜ ᱠᱟᱨᱞᱟ ᱞᱤᱧ ᱨᱚᱦᱚᱭ ᱞᱟᱹᱜᱤᱫᱚᱜ ᱟᱨ ᱱᱟᱦᱟᱜ ᱱᱚᱛᱮ ᱨᱮ ᱟᱡ ᱫᱚᱭ ᱪᱷᱩᱴᱟᱹᱣ ᱩᱛᱟᱹᱨ ᱟᱠᱟᱱ ᱛᱟᱵᱚᱣᱟ ᱱᱚᱜᱼᱚᱭ ᱱᱟᱦᱟᱜ ᱮ ᱜᱟᱹᱨᱤ ᱥᱚᱢᱟᱱ ᱵᱟᱲᱟᱭᱮᱫᱼᱟ ᱟᱨ ᱱᱟᱦᱟᱜ ᱱᱚᱜᱼᱚ ᱱᱚᱝᱠᱟ ᱛᱮ ᱦᱟᱸᱜ ᱵᱟᱲᱜᱮ ᱢᱮᱱᱟᱜ ᱛᱟᱵᱚ ᱱᱚᱜᱼᱚᱭ ᱱᱟᱦᱟᱜ ᱱᱚᱝᱠᱟᱛᱮ ᱥᱤ ᱨᱮᱰᱤ ᱡᱩᱛ ᱟᱠᱟᱱᱟ ᱱᱚᱜᱼᱚᱭ ᱱᱚᱜᱼᱚᱭ ᱱᱟᱦᱟᱜ ᱛᱟᱵᱚᱱ ᱟᱫᱚ ᱱᱟᱦᱟᱜ ᱛᱟᱵᱚᱱ ᱪᱮᱫ ᱞᱮᱠᱟᱞᱤᱧ ᱨᱚᱦᱚᱭᱮᱫᱼᱟ ᱛᱤᱱᱟᱹᱜ ᱰᱷᱮᱨ ᱠᱟᱛᱮᱫ ᱞᱤᱧ ᱨᱚᱦᱚᱭᱮᱫᱼᱟ ᱟᱨ ᱪᱮᱫ ᱠᱚ ᱱᱟᱦᱟᱜ ᱞᱤᱧ ᱞᱟᱜᱟᱣᱮᱫᱼᱟ ᱟᱨ ᱛᱤᱱᱟᱹᱜ ᱡᱷᱟᱹᱞ ᱡᱷᱟᱹᱞ ᱱᱟᱦᱟᱜ ᱞᱤᱧ ᱨᱚᱦᱚᱭᱮᱜᱼᱟ ᱛᱤᱱᱟᱹᱜ ᱰᱤᱥᱴᱮᱱᱥ ᱱᱟᱦᱟᱜ ᱞᱤᱧ ᱨᱚᱦᱚᱭᱮᱜᱼᱟ ᱛᱚ ᱚᱱᱟ ᱠᱚᱦᱚᱸ ᱱᱟᱦᱟᱜ ᱡᱚᱛᱚ ᱞᱤᱧ ᱞᱟᱹᱭ ᱟᱯᱮᱭᱟ ᱟᱨ ᱱᱟᱦᱟᱜ ᱵᱚᱱ ᱧᱮᱞᱟ ᱧᱮᱞ ᱛᱟᱵᱚᱱ ᱯᱮ ᱟᱯᱮ ᱵᱷᱤᱰᱤᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱛᱟᱦᱚᱞᱮ ᱪᱮᱫ ᱞᱮᱠᱟ ᱱᱟᱦᱟᱜ ᱞᱤᱧ ᱨᱚᱦᱚᱭᱮᱜᱼᱟ ᱚᱱᱟ ᱠᱚᱦᱚᱸ ᱯᱩᱨᱟᱹ ᱰᱤᱴᱮᱞᱥ ᱱᱟᱦᱟᱜ ᱞᱤᱧ ᱫᱮᱠᱷᱟᱣ ᱟᱯᱮᱭᱟ ᱴᱷᱤᱠ ᱜᱮᱛᱟ ᱵᱚ ᱟᱫᱚ ᱱᱤᱛᱚᱜ ᱞᱤᱧ ᱪᱷᱩᱴᱟᱹᱣ ᱩᱛᱟᱹᱨ ᱞᱮᱱ ᱜᱮᱛᱟᱵᱚᱱ ᱰᱷᱚᱲᱟ ᱠᱚ ᱞᱟ ᱵᱟᱲᱟ ᱧᱚᱜ ᱠᱟᱛᱮᱫ ᱟᱨ ᱱᱟᱦᱟᱜ ᱪᱮᱫ ᱪᱮᱫ ᱠᱚ ᱦᱟᱸᱜ ᱞᱤᱧ ᱞᱟᱜᱟᱣᱮᱫᱼᱟ ᱚᱱᱟ ᱠᱚ ᱞᱟᱜᱟᱣ ᱵᱟᱲᱟ ᱠᱟᱛᱮᱫ ᱱᱟᱦᱟᱜ ᱞᱤᱧ ᱨᱚᱦᱚᱭ ᱩᱛᱟᱹᱨᱟ ᱱᱟᱦᱟᱜ ᱴᱷᱤᱠ ᱜᱮᱭᱟ ᱛᱟᱵᱚ ᱟᱨᱦᱚᱸ ᱠᱚᱱᱴᱤᱱᱤᱭᱩ ᱛᱟᱦᱮᱸ ᱠᱚᱜ ᱯᱮ ᱵᱷᱤᱰᱤᱭᱳ ᱨᱮᱜᱮ ᱛᱚ ᱱᱟᱦᱟᱜ ᱵᱚᱱ ᱧᱮᱞᱟ ᱱᱚᱜᱼᱚᱭ ᱱᱟᱦᱟᱜ ᱱᱤᱛᱚᱜ ᱫᱚ ᱦᱟᱸᱜ ᱞᱤᱧ ᱞᱟᱭᱮᱫ ᱛᱟᱵᱚᱣᱟ ᱰᱷᱚᱲᱟ ᱱᱟᱦᱟᱜ ᱱᱚᱜᱼᱚ ᱱᱚᱝᱠᱟᱛᱮ ᱞᱟᱹᱭᱤᱱ ᱞᱟᱹᱭᱤᱱ ᱛᱮ ᱟᱨ ᱱᱚᱣᱟ ᱱᱟᱦᱟᱜ ᱛᱤᱱ ᱯᱷᱩᱴ ᱪᱷᱟᱲᱟ ᱪᱷᱟᱲᱟ ᱱᱟᱦᱟᱜ ᱞᱤᱧ ᱨᱚᱦᱚᱭᱮᱫᱼᱟ

ᱥᱤᱛᱩᱝ ᱦᱚᱸ ᱥᱚᱠᱛᱚ ᱥᱤᱛᱩᱝ ᱠᱟᱱ ᱫᱚ ᱰᱷᱚᱲᱟ ᱫᱚ ᱱᱟᱦᱟᱜ ᱞᱤᱧ ᱞᱟ ᱦᱩᱭ ᱠᱮᱫ ᱛᱟᱵᱚᱣᱟ ᱟᱨ ᱱᱤᱛᱚᱜ ᱱᱟᱦᱟᱜ ᱱᱚᱜᱼᱚ ᱱᱚᱛᱮ ᱱᱟᱜ ᱠᱷᱚᱛ ᱵᱟᱭ ᱞᱟᱜᱟᱣ ᱟᱠᱟᱱᱟ ᱱᱚᱛᱮ ᱱᱟᱦᱟᱜ ᱠᱷᱚᱛᱮ ᱞᱟᱜᱟᱣᱟᱜ ᱛᱟᱹᱞᱤᱧᱟ ᱟᱨ ᱱᱚᱛᱮ ᱫᱚ ᱱᱟᱦᱟᱜ ᱞᱤᱧ ᱞᱟᱜᱟᱣ ᱤᱫᱤ ᱟᱠᱟᱫᱼᱟ ᱟᱨ ᱟᱹᱰᱤ ᱡᱳᱨ ᱩᱫᱽᱜᱟᱹᱨ ᱠᱟᱱᱟ ᱱᱚᱜᱼᱚ ᱱᱟᱦᱟᱜ ᱱᱚᱛᱮ ᱨᱮ ᱠᱷᱚᱛᱮ ᱦᱟᱹᱨ ᱮᱫᱟ

ᱛᱟᱵᱚᱱ ᱱᱚᱣᱟ ᱫᱚ ᱫᱚᱥ ᱜᱨᱟᱢ ᱯᱮᱠᱮᱴ ᱠᱟᱱᱟ ᱫᱚᱥ ᱜᱨᱟᱢ ᱨᱮ ᱮᱠᱥᱚ ᱵᱟᱥᱛᱚᱨᱤ ᱴᱟᱠᱟ ᱟᱨ ᱱᱚᱜᱼᱚᱭ ᱱᱟᱦᱟᱜ ᱡᱟᱝ ᱱᱚᱜᱼᱚᱭ ᱫᱚ ᱱᱚᱣᱟ ᱢᱤᱫᱴᱟᱝ ᱨᱮ ᱱᱟᱦᱟᱜ ᱯᱮᱭᱟ ᱠᱟᱛᱮ ᱱᱟᱦᱟᱜ ᱤᱧ ᱨᱚᱦᱚᱭᱮᱫ ᱛᱟᱵᱚᱣᱟ

ᱟᱨ ᱱᱚᱣᱟ ᱨᱮᱦᱚᱸ ᱯᱮᱭᱟ ᱠᱟᱛᱮᱫ ᱜᱮ ᱰᱷᱮᱨ ᱨᱚᱦᱚᱭ ᱞᱮᱠᱷᱟᱱ ᱫᱚ ᱱᱚᱣᱟ ᱢᱟ ᱱᱟᱹᱲᱤ ᱡᱤᱱᱤᱥ ᱠᱟᱱᱟ ᱥᱮ ᱰᱷᱮᱨ ᱞᱟᱴᱟᱜᱼᱟ ᱟᱫᱚ ᱚᱱᱟᱛᱮ ᱱᱟᱦᱟᱜ ᱱᱚᱣᱟ ᱫᱚ ᱯᱮᱭᱟ ᱠᱟᱛᱮᱫ ᱜᱮ ᱦᱟᱸᱜ ᱤᱧ ᱨᱚᱦᱚᱭᱮᱫᱼᱟ

ᱱᱚᱜᱼᱚᱭ ᱛᱚ ᱱᱟᱜ ᱯᱮᱭᱟ ᱯᱮᱠᱮᱴ ᱨᱮ ᱱᱟᱜ ᱞᱤᱧ ᱨᱚᱦᱚᱭ ᱠᱮᱜᱼᱟ ᱟᱨ ᱦᱟᱱᱟ ᱫᱷᱟᱨᱮ ᱱᱟᱜ ᱛᱟᱵᱚᱱ ᱵᱟᱭ ᱯᱩᱨᱟᱹᱣ ᱫᱷᱟᱨᱟ ᱞᱮᱱᱟ ᱟᱨ ᱦᱟᱱᱛᱮ ᱨᱮ ᱟᱨ ᱵᱟᱨ ᱞᱟᱹᱭᱤᱱ ᱛᱟᱦᱮᱸᱭᱮᱱᱟ ᱵᱟᱝ ᱦᱩᱭ ᱞᱮᱱᱟ ᱚᱱᱟ ᱫᱚ ᱱᱟᱜ ᱟᱨᱦᱚᱸ ᱢᱤᱫ ᱫᱤᱱ ᱱᱟᱜ ᱞᱤᱧ ᱨᱚᱦᱚᱭᱟ ᱟᱨ ᱛᱚᱵᱮ ᱛᱮᱦᱮᱧᱟᱜ ᱵᱷᱤᱰᱤᱭᱳ ᱫᱚ ᱱᱟᱜ ᱛᱟᱵᱚᱱ ᱱᱚᱣᱟ ᱨᱮᱱᱟᱜ ᱜᱮ ᱛᱟᱦᱮᱸ ᱠᱟᱱᱟ ᱟᱨ ᱛᱮᱦᱮᱧᱟᱜ ᱵᱷᱤᱰᱤᱭᱳ ᱫᱚ ᱱᱚᱰᱮ ᱜᱮ ᱦᱟᱸᱜ ᱞᱤᱧ ᱢᱩᱪᱟᱹᱫᱮᱫ ᱛᱟᱵᱚᱣᱟ ᱛᱚᱵᱮ ᱟᱹᱞᱤᱧ ᱦᱚᱸ ᱱᱟᱜ ᱱᱟᱣᱟ ᱫᱷᱟᱨᱟ ᱪᱟᱹᱥᱤ ᱠᱟᱱᱟᱞᱤᱧ ᱛᱟᱵᱚᱱ ᱩᱱᱟᱹᱜ ᱱᱟᱜ ᱵᱟᱹᱞᱤᱧ ᱵᱟᱲᱟᱭ ᱟᱠᱟᱫ ᱛᱟᱵᱚᱣᱟ ᱟᱨ ᱚᱠᱚᱭ ᱠᱚ ᱱᱟᱜ ᱡᱟᱹᱥᱛᱤ ᱯᱮ ᱵᱟᱲᱟᱭ ᱠᱷᱟᱱ ᱱᱟᱜ ᱠᱚᱢᱮᱱᱴ ᱠᱟᱛᱮ ᱱᱟᱜ ᱞᱟᱹᱭ ᱧᱚᱜ ᱟᱹᱞᱤᱧ ᱛᱟᱵᱚᱱ ᱯᱮ ᱦᱳᱭ ᱟᱨ ᱵᱷᱤᱰᱤᱭᱳ ᱛᱟᱵᱚ ᱞᱟᱭᱤᱠ ᱠᱟᱜ ᱯᱮ ᱱᱟᱜ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮᱛᱟᱵᱚᱣᱟ ᱪᱮᱱᱮᱞ ᱛᱟᱵᱚ ᱥᱟᱵᱥᱠᱨᱟᱭᱤᱵ ᱠᱟᱜ ᱯᱮ ᱢᱟ ᱛᱚᱵᱮ ᱟᱹᱞᱤᱧ ᱯᱟᱦᱴᱟ ᱠᱷᱚᱱ ᱢᱩᱪᱟᱹᱫ ᱨᱮ ᱜᱚᱰ ᱡᱚᱦᱟᱨ